ᱛᱮᱦᱮᱧ ᱫᱚ ᱩᱞ ᱵᱤᱞᱤ ᱨᱮᱱᱟᱜ ᱵᱚᱲᱟ ᱵᱚᱱ ᱵᱮᱱᱟᱣᱟ᱾ ᱢᱟ ᱛᱚᱵᱮ ᱟᱨ ᱢᱤᱫᱴᱟᱝ ᱱᱟᱣᱟ ᱵᱷᱤᱰᱤᱭᱳ ᱨᱮ ᱥᱟᱱᱟᱢ ᱠᱚᱜᱮ ᱥᱟᱹᱜᱩᱱ ᱫᱟᱨᱟᱢ ᱤᱧᱟᱹᱜ ᱭᱩᱴᱭᱩᱵᱽ ᱪᱮᱱᱮᱞ ᱨᱮ᱾ ᱱᱚᱣᱟ ᱠᱚᱫᱚ ᱮᱠᱷᱮᱱ ᱵᱤᱞᱤ ᱩᱞ ᱠᱟᱱᱟ ᱱᱚᱣᱟ ᱨᱮᱱᱟᱜ ᱜᱟᱵᱮ ᱛᱮᱫ ᱵᱚᱱ ᱚᱰᱚᱠ ᱞᱮᱜᱮ᱾ ᱡᱟᱦᱟᱸ ᱥᱮᱫ ᱠᱷᱟᱨᱟᱯ ᱜᱮᱭᱟ ᱚᱱᱟ ᱫᱚᱵᱚᱱ ᱜᱮᱫ ᱠᱟᱛᱮ ᱵᱚᱱ ᱵᱟᱫᱽ ᱠᱟᱜᱼᱟ᱾ ᱩᱨ ᱞᱮᱜᱮ ᱵᱚᱱ ᱚᱸᱰᱮ ᱫᱚ ᱡᱮᱢᱚᱱ ᱠᱷᱟᱨᱟᱯ ᱧᱚᱜ ᱜᱮᱭᱟ ᱚᱱᱟ ᱫᱚᱵᱚᱱ ᱜᱮᱫ ᱠᱟᱛᱮ ᱵᱚᱱ ᱵᱟᱫ ᱠᱟᱜᱼᱟ ᱱᱚᱝᱠᱟ ᱵᱚᱱ ᱩᱨ ᱠᱮᱫᱟ ᱟᱫᱚ ᱱᱚᱣᱟ ᱨᱮᱱᱟᱜ ᱜᱟᱵᱮ ᱛᱮᱫ ᱵᱚᱱ ᱚᱰᱚᱠ ᱞᱮᱜᱮ

ᱱᱚᱝᱠᱟ ᱵᱚᱱ ᱚᱰᱚᱠ ᱠᱮᱫᱟ ᱟᱫᱚ ᱡᱚᱛᱚ ᱩᱞ ᱨᱮᱱᱟᱜ ᱜᱟᱵᱮ ᱛᱮᱫ ᱜᱮ ᱚᱱᱠᱟ ᱵᱚᱱ ᱩᱞ ᱨᱮᱱᱟᱜ ᱜᱟᱵᱮ ᱫᱚ ᱱᱚᱣᱟ ᱵᱟᱹᱴᱤ ᱨᱮᱵᱚᱱ ᱜᱮᱫ ᱩᱰᱩᱝ ᱠᱮᱫᱟ ᱱᱚᱣᱟᱴᱟᱜ ᱜᱨᱟᱭᱤᱱᱰᱟᱨ ᱡᱟᱨ ᱨᱮᱵᱚᱱ ᱯᱮᱥᱴᱟ ᱜᱨᱟᱭᱤᱱᱰᱟᱨ ᱡᱟᱨ ᱨᱮ ᱡᱚᱛᱚ ᱩᱞ ᱨᱮᱱᱟᱜ ᱜᱟᱵᱮ ᱵᱚᱱ ᱥᱟᱢᱵᱟᱣ ᱞᱮᱜᱮ ᱰᱷᱟᱠᱱᱟ ᱵᱚᱱ ᱵᱚᱱᱫᱚ ᱠᱮᱫᱟ ᱞᱚᱠ ᱠᱮᱫᱟ ᱵᱚᱱ ᱟᱫᱚ ᱵᱚᱱ ᱜᱨᱟᱭᱤᱱᱰ ᱞᱮᱜᱮ ᱯᱮᱥᱴ ᱞᱮᱜᱮ ᱵᱚᱱ ᱯᱮᱥᱴ ᱠᱟᱛᱮ ᱦᱚᱸᱜᱼᱚ ᱱᱚᱝᱠᱟ ᱧᱮᱞᱚᱜ ᱠᱟᱱ ᱛᱟᱵᱚᱱᱟ ᱱᱚᱣᱟ ᱩᱞ ᱨᱮᱱᱟᱜ ᱡᱟᱦᱟᱸ ᱜᱨᱟᱭᱤᱱᱰ ᱛᱮᱵᱚᱱ ᱯᱮᱥᱴ ᱠᱮᱫᱟ ᱱᱚᱣᱟ ᱥᱴᱨᱮᱱᱟᱨ ᱨᱮᱵᱚᱱ ᱪᱷᱟᱠᱟᱣ ᱞᱮᱜᱮ ᱥᱴᱨᱮᱱᱟᱨ ᱛᱮᱵᱚᱱ ᱪᱷᱟᱠᱟᱣ ᱞᱮᱜᱮ ᱡᱩᱫᱤ ᱢᱤᱫ ᱵᱟᱨ ᱪᱷᱤᱢᱲᱤ ᱠᱚ ᱛᱟᱦᱮᱱᱟ ᱜᱟᱵᱮ ᱨᱮ ᱚᱱᱟ ᱠᱚ ᱡᱚᱛᱚ ᱪᱷᱟᱠᱟᱜᱼᱟ ᱜᱟᱭᱟᱨ ᱜᱩᱭᱩᱨ ᱛᱮᱫ ᱠᱚ ᱦᱚᱸᱜᱼᱚᱭ ᱱᱚᱣᱟ ᱦᱩᱭᱩᱥ ᱛᱮᱵᱚᱱ ᱜᱷᱟᱱᱴᱟᱭᱟ ᱪᱷᱟᱠᱟᱣ ᱠᱟᱛᱮ ᱦᱚᱸ ᱚᱱᱠᱟ ᱩᱰᱩᱠᱚᱜ ᱠᱟᱱ ᱛᱟᱵᱚᱱᱟ ᱜᱟᱵᱮ ᱛᱮᱫ ᱫᱚ ᱟᱨ ᱜᱟᱭ ᱟᱨ ᱜᱩᱭᱩᱨ ᱛᱮᱫ ᱫᱚ ᱡᱚᱛᱚ ᱪᱚᱴ ᱨᱮ ᱪᱷᱟᱠᱟᱣᱮᱱ ᱜᱮ ᱱᱚᱣᱟ ᱠᱚᱫᱚ ᱡᱚᱛᱚ ᱵᱚᱱ ᱪᱷᱟᱠᱟᱣ ᱠᱮᱫᱟ ᱚᱱᱟ ᱪᱷᱟᱠᱱᱤ ᱛᱮ ᱥᱩᱡᱤ ᱵᱚᱱ ᱦᱟᱛᱟᱣ ᱟᱠᱟᱫᱟ ᱪᱟ ᱧᱩ ᱠᱟᱯ ᱛᱮ ᱮᱠᱫᱚᱢ ᱠᱟᱹᱴᱤᱡ ᱥᱟᱭᱤᱡᱽ ᱨᱮᱱᱟᱜ ᱠᱟᱯ ᱛᱮ ᱵᱟᱨ ᱠᱟᱯ ᱱᱚᱣᱟ ᱜᱟᱢᱞᱟ ᱨᱮᱵᱚᱱ ᱫᱚᱦᱚ ᱠᱮᱫᱟ ᱥᱩᱡᱤ ᱡᱟᱦᱟᱸ ᱛᱤᱱᱟᱹᱜ ᱵᱚᱱ ᱦᱟᱛᱟᱣ ᱞᱮᱫᱟ ᱢᱚᱭᱫᱟ ᱦᱚᱸ ᱩᱱᱟᱹᱜ ᱜᱮᱵᱚᱱ ᱦᱟᱛᱟᱣ ᱟᱠᱟᱫᱟ ᱱᱚᱣᱟ ᱥᱩᱡᱤ ᱪᱮᱛᱟᱱ ᱨᱮᱜᱮ ᱵᱚᱱ ᱫᱚᱦᱚᱭᱮᱫᱟ ᱚᱱᱟ ᱨᱮᱵᱚᱱ ᱢᱮᱥᱟ ᱩᱛᱟᱹᱨ ᱠᱟᱜ ᱠᱟᱱᱟ ᱪᱟ ᱧᱩ ᱠᱟᱯ ᱛᱮ ᱢᱤᱫ ᱠᱟᱯ ᱪᱤᱱᱤ ᱵᱚᱱ ᱢᱮᱥᱟ ᱠᱮᱫᱟ ᱢᱩᱨᱤ ᱵᱚᱱ ᱞᱟᱜᱟᱣᱟᱜ ᱠᱟᱱᱟ ᱵᱟᱨ ᱪᱟᱢᱚᱪ ᱜᱟᱱ ᱮᱞᱟᱪ ᱯᱮᱭᱟ ᱯᱩᱱᱭᱟ ᱛᱷᱮᱛᱞᱟ ᱠᱟᱛᱮ ᱵᱚᱱ ᱮᱢ ᱟᱫᱟ ᱛᱷᱚᱲᱟ ᱜᱟᱱ ᱵᱩᱞᱩᱝ ᱵᱚᱱ ᱞᱟᱜᱟᱣ ᱟᱫᱟ ᱩᱞ ᱨᱮᱱᱟᱜ ᱯᱟᱞᱯ ᱡᱟᱦᱟᱸ ᱵᱚᱱ ᱪᱷᱟᱠᱟᱣ ᱞᱮᱫᱟ ᱪᱷᱟᱠᱱᱤ ᱛᱮ ᱚᱱᱟ ᱵᱚᱱ ᱢᱮᱥᱟ ᱞᱮᱜᱮ ᱱᱤᱛᱚᱜ ᱫᱚ ᱱᱚᱣᱟ ᱛᱮᱵᱚᱱ ᱠᱷᱟᱭᱚ ᱧᱚᱜ ᱞᱮᱜᱮ ᱡᱟᱦᱟᱸ ᱛᱤᱱᱟᱹᱜ ᱞᱟᱴᱷᱮ ᱢᱮᱱᱟᱜᱼᱟ ᱱᱚᱣᱟ ᱨᱮ ᱱᱤᱛᱚᱜ ᱫᱚ ᱱᱚᱣᱟ ᱦᱩᱭᱤᱡ ᱛᱮ ᱢᱚᱡᱽ ᱚᱠᱚᱡ ᱛᱮᱵᱚᱱ ᱜᱷᱟᱱᱴᱟ ᱢᱮᱥᱟᱞᱟ ᱢᱚᱡᱽ ᱚᱠᱚᱡ ᱛᱮ ᱱᱚᱣᱟ ᱟᱭᱢᱟ ᱜᱷᱟᱹᱲᱤᱡ ᱵᱚᱱ ᱯᱷᱮᱴᱟᱣ ᱦᱟᱛᱟᱲᱟ ᱡᱟᱛᱮ ᱢᱚᱡᱽ ᱜᱮ ᱥᱩᱡᱤ ᱟᱨ ᱢᱚᱭᱫᱟ ᱨᱮ ᱞᱚᱦᱚᱫᱚᱜ ᱢᱟ ᱱᱚᱣᱟ ᱩᱞ ᱨᱮᱱᱟᱜ ᱯᱟᱞᱯ ᱛᱮ ᱟᱨ ᱪᱤᱱᱤ ᱠᱚᱦᱚᱸ ᱜᱟᱞᱟᱜ ᱢᱟ ᱡᱮᱱᱚ ᱦᱳᱭ ᱟᱭᱢᱟ ᱜᱷᱟᱹᱲᱤᱡ ᱜᱮᱵᱚᱱ ᱜᱷᱟᱱᱴᱟ ᱦᱟᱛᱟᱲ ᱠᱮᱫᱟ ᱫᱟᱜ ᱫᱚ ᱮᱠᱟᱞ ᱵᱟᱵᱚᱱ ᱞᱟᱜᱟᱣ ᱟᱠᱟᱫᱟ ᱱᱤᱛᱚᱜ ᱫᱚ ᱱᱚᱣᱟ ᱛᱷᱟᱹᱨᱤ ᱛᱮᱵᱚᱱ ᱯᱚᱴᱚᱢ ᱦᱟᱛᱟᱲ ᱠᱟᱜᱼᱟ ᱢᱤᱫ ᱜᱷᱟᱹᱲᱤᱡ ᱨᱮᱥᱴ ᱦᱟᱛᱟᱲ ᱦᱚᱪᱚᱣᱟᱜᱼᱟ ᱢᱚᱡᱽ ᱚᱠᱚᱡ ᱛᱮ ᱵᱷᱤᱡᱟᱹᱣ ᱧᱚᱜ ᱞᱮᱱᱜᱮ ᱥᱩᱡᱤ ᱠᱚᱦᱚᱸ ᱯᱷᱩᱞᱟᱹᱣ ᱧᱚᱜ ᱞᱮᱱᱜᱮ ᱢᱤᱫ ᱜᱷᱚᱱᱴᱟ ᱯᱚᱨᱮ ᱚᱴᱟᱜ ᱠᱟᱛᱮ ᱵᱚᱱ ᱧᱮᱞ ᱞᱮᱜᱮ᱾ ᱦᱩᱭᱤᱠᱥ ᱛᱮ ᱟᱨ ᱱᱟᱥᱮᱱᱟᱜ ᱜᱷᱟᱱᱴᱟ ᱵᱟᱲᱟ ᱞᱮᱜᱮ᱾ ᱟᱨᱚ ᱢᱚᱡᱽ ᱚᱠᱚᱡ ᱛᱮᱵᱚᱱ ᱯᱷᱮᱴᱟᱣ ᱥᱟᱹᱛ ᱠᱮᱫᱟ᱾ ᱜᱮᱥ ᱨᱮ ᱢᱮᱬᱦᱮᱫ ᱠᱚᱲᱦᱟᱭ ᱵᱚᱱ ᱮᱢ ᱟᱠᱟᱫᱟ᱾ ᱫᱷᱤᱯᱟᱹᱣ ᱟᱠᱟᱱ ᱛᱟᱵᱚᱱᱟ᱾ ᱥᱩᱱᱩᱢ ᱵᱚᱱ ᱫᱩᱞᱟᱜ ᱠᱟᱱᱟ᱾ ᱥᱩᱱᱩᱢ ᱫᱚ ᱞᱚᱞᱚ ᱟᱠᱟᱱ ᱛᱟᱵᱚᱱᱟ᱾ ᱯᱚᱠᱚᱲᱤ ᱞᱮᱠᱟ ᱵᱚᱱ ᱮᱢᱟ᱾ ᱟᱸᱪ ᱫᱚ ᱞᱳ ᱢᱤᱰᱤᱭᱟᱢ ᱨᱮᱜᱮ ᱵᱚᱱ ᱫᱚᱦᱚ ᱟᱠᱟᱫᱟ ᱦᱟᱱᱟ ᱥᱟ ᱵᱚᱱ ᱩᱞᱴᱟᱹᱣᱟᱜᱼᱟ ᱟᱥᱛᱮ ᱟᱥᱛᱮ ᱱᱚᱜᱼᱚᱭ ᱱᱚᱣᱟ ᱫᱚ ᱞᱟᱦᱟ ᱛᱮᱵᱚᱱ ᱟᱲᱟᱜ ᱞᱮᱫᱟ ᱚᱱᱟ ᱫᱚᱵᱚᱱ ᱚᱣᱟᱨ ᱠᱟᱜ ᱜᱮ ᱡᱟᱦᱟᱸ ᱠᱚ ᱤᱥᱤᱱ ᱞᱟᱦᱟᱜ ᱠᱟᱱᱟ ᱚᱱᱟ ᱠᱚᱫᱚ ᱵᱚᱱ ᱚᱣᱟᱨ ᱠᱟᱜᱼᱟ ᱱᱚᱣᱟ ᱠᱚᱫᱚ ᱵᱚᱱ ᱚᱣᱟᱨ ᱞᱮᱜᱮ ᱠᱟᱞᱟᱨ ᱛᱮ ᱪᱮᱧᱡᱽ ᱟᱠᱟᱱᱟ ᱱᱚᱣᱟ ᱦᱚᱸ ᱮᱱᱟᱝ ᱞᱮᱠᱟ ᱵᱚᱱ ᱩᱞᱴᱟᱹᱣᱟᱜ ᱜᱮ ᱦᱩᱭᱮᱱ ᱛᱟᱵᱚᱱᱟ ᱚᱣᱟᱨ ᱞᱮᱜᱮ ᱵᱚᱱ ᱱᱚᱣᱟ ᱢᱟᱨᱟᱝ ᱚᱠᱚᱡ ᱜᱟᱢᱞᱟ ᱨᱮ ᱱᱚᱣᱟ ᱵᱚᱲᱟ ᱠᱚᱫᱚ ᱵᱚᱱ ᱚᱣᱟᱨ ᱮᱫᱟ ᱚᱱᱠᱟ ᱜᱮ ᱡᱚᱛᱚ ᱵᱚᱲᱟ ᱵᱚᱱ ᱤᱥᱤᱱ ᱞᱮᱜᱮ ᱦᱟᱱᱟ ᱥᱟ ᱵᱚᱱ ᱩᱞᱴᱟᱹᱣ ᱟᱫᱟ ᱢᱚᱡᱽ ᱛᱮ ᱤᱥᱤᱱ ᱦᱚᱪᱚᱣᱟ ᱱᱚᱣᱟ ᱵᱚᱲᱟ ᱠᱚᱦᱚᱸ ᱤᱥᱤᱱ ᱦᱮᱡᱚᱜ ᱠᱟᱱᱟ ᱚᱣᱟᱨ ᱞᱮᱜᱮ ᱵᱚ ᱱᱚᱣᱟ ᱫᱚ ᱢᱩᱪᱟᱹᱫ ᱵᱮᱪ ᱨᱮᱱᱟᱜ ᱵᱚᱲᱟ ᱠᱟᱱ ᱛᱟᱵᱚᱱᱟ ᱦᱟᱱᱟ ᱱᱟᱠᱷᱟ ᱵᱚᱱ ᱩᱞᱴᱟᱹᱣ ᱧᱚᱜ ᱟᱜ ᱜᱮ ᱞᱟᱛᱟᱨ ᱱᱟᱠᱷᱟ ᱫᱚ ᱱᱟᱥᱮᱱᱟᱜ ᱤᱥᱤᱱ ᱟᱠᱟᱱᱟ ᱪᱮᱛᱟᱱ ᱱᱟᱠᱷᱟ ᱵᱚᱱ ᱩᱞᱴᱟᱹᱣ ᱠᱟᱜ ᱜᱮ ᱩᱞ ᱨᱮᱱᱟᱜ ᱵᱚᱲᱟ ᱫᱚ ᱤᱥᱤᱱ ᱦᱩᱭ ᱠᱮᱫᱟ ᱵᱚᱱ ᱟᱨ ᱱᱚᱣᱟ ᱜᱟᱢᱞᱟ ᱨᱮᱵᱚᱱ ᱤᱪᱟᱹᱲ ᱟᱠᱟᱫᱟ ᱵᱤᱞᱤ ᱩᱞ ᱨᱮᱱᱟᱜ ᱵᱚᱲᱟ ᱫᱚ ᱡᱚᱢ ᱞᱟᱹᱜᱤᱫ ᱱᱚᱣᱟ ᱯᱞᱮᱴ ᱨᱮᱵᱚᱱ ᱫᱚᱦᱚᱭᱮᱫᱟ᱾ ᱩᱞ ᱵᱤᱞᱤ ᱨᱮᱱᱟᱜ ᱵᱚᱲᱟ ᱫᱚ ᱯᱞᱮᱴ ᱨᱮᱵᱚᱱ ᱤᱪᱟᱹᱲ ᱥᱟᱹᱛ ᱠᱮᱫᱟ᱾ ᱡᱚᱢ ᱞᱟᱹᱜᱤᱫ ᱨᱮᱰᱤ᱾ ᱩᱞ ᱵᱤᱞᱤ ᱨᱮᱱᱟᱜ ᱵᱚᱲᱟ ᱢᱤᱫ ᱫᱷᱟᱣ ᱡᱚᱛᱚ ᱦᱚᱲ ᱜᱮ ᱤᱥᱤᱱ ᱠᱟᱛᱮ ᱡᱚᱢ ᱛᱟᱵᱚᱱ ᱯᱮ ᱟᱹᱰᱤ ᱢᱚᱡᱽ ᱥᱤᱵᱤᱞᱟ᱾ ᱩᱞ ᱵᱤᱞᱤ ᱪᱟᱵᱟᱜ ᱞᱟᱦᱟ ᱨᱮ ᱱᱚᱣᱟ ᱫᱚ ᱤᱥᱤᱱ ᱠᱟᱛᱮ ᱡᱚᱢ ᱛᱟᱵᱚᱱ ᱯᱮ᱾ ᱛᱮᱦᱮᱧᱟᱜ ᱵᱷᱤᱰᱤᱭᱳ ᱡᱩᱫᱤ ᱯᱮ ᱠᱩᱥᱤ ᱟᱠᱟᱣᱫᱟ ᱞᱟᱭᱤᱠ ᱥᱮᱭᱟᱨ ᱠᱚᱢᱮᱱᱴ ᱟᱨ ᱥᱟᱵᱥᱠᱨᱟᱭᱤᱵ ᱛᱟᱵᱚᱱ ᱯᱮ ᱵᱮᱞ ᱟᱭᱠᱚᱱ ᱵᱟᱴᱚᱱ ᱯᱨᱮᱥ ᱫᱚ ᱟᱞᱚ ᱯᱮ ᱦᱤᱲᱤᱧᱟ᱾